ᱡᱚᱛᱚ ᱠᱚ ᱡᱚᱦᱟᱨ ᱜᱮ ᱱᱚᱣᱟ ᱥᱟᱱᱛᱟᱞᱤ ᱠᱞᱟᱥᱮᱥ ᱨᱮ ᱛᱮᱦᱮᱧᱟᱜ ᱴᱚᱯᱤᱠ ᱫᱚ ᱠᱟᱱ ᱛᱟᱵᱚᱱᱟ ᱫᱤᱥᱟ ᱤᱫᱤ ᱠᱟᱛᱮ

ᱛᱚ ᱡᱟᱦᱟᱸ ᱪᱚᱴ ᱥᱮ ᱛᱟᱦᱮᱱᱚᱜ ᱠᱟᱱᱟ ᱚᱱᱟ ᱫᱚ ᱟᱵᱚ ᱵᱚᱱ ᱵᱟᱰᱟᱭ ᱜᱮᱭᱟ ᱚᱱᱟ ᱫᱚ ᱩᱛᱛᱚᱨ ᱱᱟᱠᱷᱟ ᱛᱟᱦᱮᱱᱚᱜ ᱠᱟᱱᱟ ᱩᱛᱛᱚᱨ ᱫᱤᱥᱟ ᱩᱛᱛᱚᱨ ᱫᱤᱥᱟ ᱛᱟᱦᱮᱱᱚᱜ ᱠᱟᱱᱟ ᱟᱨ ᱡᱟᱦᱟᱸ ᱞᱟᱛᱟᱨ ᱥᱮ ᱛᱟᱦᱮᱱᱚᱜ ᱠᱟᱱᱟ ᱚᱱᱟ ᱫᱚ ᱛᱟᱦᱮᱱᱚᱜ ᱠᱟᱱᱟ ᱫᱚᱠᱠᱷᱤᱱ ᱫᱤᱥᱟ ᱚᱱᱟ ᱫᱚ ᱫᱚᱠᱠᱷᱤᱱ ᱫᱤᱥᱟ ᱟᱨ ᱡᱟᱦᱟᱸ ᱡᱚᱡᱚᱢ ᱥᱟᱭᱤᱰ ᱠᱟᱱᱟ ᱚᱱᱟ ᱫᱚ ᱛᱟᱦᱮᱱᱚᱜ ᱠᱟᱱᱟ ᱯᱩᱨᱚᱵ ᱯᱩᱨᱚᱵ ᱫᱤᱥᱟ ᱟᱨ ᱡᱟᱦᱟᱸ ᱞᱮᱸᱜᱟ ᱛᱤ ᱥᱟᱭᱤᱰ ᱠᱟᱱᱟ ᱚᱱᱟ ᱫᱚ ᱛᱟᱦᱮᱱᱚᱜ ᱠᱟᱱᱟ ᱯᱚᱥᱪᱤᱢ ᱫᱤᱥᱟ ᱛᱚ ᱱᱚᱜᱼᱚᱭ ᱱᱚᱝᱠᱟ ᱦᱤᱱᱫᱤ ᱛᱮ ᱦᱟᱹᱴᱤᱧ ᱟᱠᱟᱱᱟ ᱛᱚ ᱥᱟᱱᱛᱷᱟᱞᱤ ᱛᱮ ᱱᱚᱣᱟ ᱠᱚᱜᱮ ᱟᱵᱚ ᱪᱮᱫ ᱵᱚᱱ ᱢᱮᱛᱟᱣᱟᱜ ᱠᱟᱱᱟ ᱚᱱᱟ ᱜᱮᱵᱚᱱ ᱧᱮᱞᱟ ᱛᱚ ᱩᱛᱛᱚᱨ ᱫᱤᱥᱟ ᱫᱚ ᱩᱛᱛᱚᱨ ᱫᱤᱥᱟ ᱫᱚ ᱟᱵᱚ ᱮᱛᱚᱢ ᱱᱟᱠᱷᱟ ᱵᱚᱱ ᱢᱮᱛᱟᱣᱟᱜ ᱠᱟᱱᱟ ᱮᱛᱚᱢ ᱱᱟᱠᱷᱟ ᱮᱛᱚᱢ ᱱᱟᱠᱷᱟ ᱵᱚᱱ ᱢᱮᱛᱟᱣᱟᱜ ᱠᱟᱱᱟ ᱟᱨ ᱡᱟᱦᱟᱸ ᱫᱚᱠᱷᱤᱱ ᱫᱤᱥᱟ ᱠᱟᱱᱟ ᱱᱚᱣᱟ ᱫᱚᱠᱷᱤᱱ ᱫᱤᱥᱟ ᱫᱚ ᱟᱵᱚ ᱠᱚᱧᱮ ᱠᱚᱧᱮ ᱱᱟᱠᱷᱟ ᱵᱚᱱ ᱢᱮᱛᱟᱣᱟᱜ ᱠᱟᱱᱟ ᱠᱚᱧᱮ ᱱᱟᱠᱷᱟ ᱵᱚᱱ ᱢᱮᱛᱟᱣᱟᱜ ᱠᱟᱱᱟ ᱟᱨ ᱡᱟᱦᱟᱸ ᱱᱚᱣᱟ ᱯᱩᱨᱚᱵ ᱫᱤᱥᱟ ᱯᱩᱨᱚᱵ ᱫᱤᱥᱟ ᱫᱚ ᱟᱵᱚ ᱥᱟᱢᱟᱝ ᱱᱟᱠᱷᱟ ᱵᱚᱱ ᱢᱮᱛᱟᱣᱟᱜ ᱠᱟᱱᱟ ᱡᱟᱦᱟᱸ ᱫᱚ ᱥᱟᱢᱟᱝ ᱫᱤᱥᱟ ᱥᱟᱢᱟᱝ ᱱᱟᱠᱷᱟ ᱠᱷᱚᱱ ᱜᱮ ᱪᱟᱸᱫᱚᱭ ᱨᱟᱠᱟᱵᱚᱜ ᱠᱟᱱᱟ ᱥᱟᱢᱟᱝ ᱱᱟᱠᱷᱟ ᱟᱨ ᱱᱚᱣᱟ ᱯᱚᱥᱪᱤᱢ ᱫᱤᱥᱟ ᱱᱚᱣᱟ ᱯᱚᱥᱪᱤᱢ ᱫᱤᱥᱟ ᱫᱚ ᱟᱵᱚ ᱯᱟᱪᱷᱮ ᱱᱟᱠᱷᱟ ᱵᱚᱱ ᱢᱮᱛᱟᱣᱟᱜ ᱠᱟᱱᱟ